ᱜᱟᱛᱮ ᱠᱚ ᱢᱟᱜᱽ ᱵᱚᱸᱜᱟ ᱵᱤᱥᱚᱭ ᱛᱮ ᱛᱮᱦᱮᱧ ᱫᱚ ᱛᱤᱱᱟᱹᱜ ᱜᱟᱱ ᱠᱩᱠᱞᱤ ᱨᱮᱭᱟᱜ ᱞᱟᱹᱱᱟᱹᱭᱤᱧ ᱟᱹᱜᱩ ᱟᱠᱟᱫᱼᱟ ᱡᱚᱦᱟᱨ ᱜᱮ ᱤᱧ ᱜᱮ ᱥᱟᱠᱩᱞᱟ ᱥᱚᱨᱮᱱ ᱟᱯᱮ ᱯᱮ ᱧᱮᱞᱮᱫᱼᱟ ᱥᱟᱱᱛᱟᱞᱤ ᱡᱤ ᱠᱮ ᱤᱭᱩᱴᱩᱵᱽ ᱪᱮᱱᱮᱞ ᱫᱮᱞᱟ ᱵᱚ ᱜᱟᱛᱮ ᱠᱚ ᱛᱚᱵᱮ ᱮᱦᱚᱵ ᱞᱮᱜᱮ ᱵᱚ ᱛᱮᱦᱮᱧᱟᱜ ᱠᱩᱠᱞᱤ ᱞᱟᱹᱱᱟᱹᱭ ᱛᱮᱦᱮᱧᱟᱜ ᱯᱩᱭᱞᱩ ᱠᱩᱠᱞᱤ ᱫᱚ ᱦᱩᱭᱩᱜ ᱠᱟᱱᱟ ᱟᱵᱚ ᱥᱟᱱᱛᱟᱲ ᱠᱚᱣᱟᱜ ᱮᱛᱚᱦᱚᱵ ᱪᱟᱸᱫᱚ ᱫᱚ ᱚᱠᱟ ᱠᱟᱱᱟ ᱮ ᱯᱷᱟᱹᱜᱩᱱ ᱵᱤ ᱢᱟᱜᱽ ᱥᱤ ᱯᱩᱥ ᱰᱤ ᱪᱟᱹᱛ ᱱᱚᱣᱟ ᱨᱮᱭᱟᱜ ᱞᱟᱹᱱᱟᱹᱭ ᱫᱚ ᱦᱩᱭᱩᱜᱼᱟ ᱚᱯᱥᱚᱱ ᱵᱤ ᱢᱟᱜᱽ ᱫᱚᱥᱟᱨ ᱠᱩᱠᱞᱤ ᱫᱚ ᱦᱩᱭᱩᱜ ᱠᱟᱱᱟ ᱢᱟᱜᱽ ᱪᱟᱸᱫᱚ ᱨᱮᱫᱚ ᱚᱠᱟ ᱵᱚᱸᱜᱟ ᱵᱚ ᱵᱚᱸᱜᱟᱭᱟ ᱮ ᱮᱨᱚᱜ ᱵᱤ ᱵᱟᱦᱟ ᱥᱤ ᱥᱚᱦᱨᱟᱭ ᱰᱤ ᱢᱟᱜᱽ ᱱᱚᱣᱟ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱚᱯᱷᱥᱚᱱ ᱰᱤ ᱢᱟᱜᱽ ᱵᱚᱸᱜᱟ ᱛᱮᱥᱟᱨ ᱠᱩᱠᱞᱤ ᱫᱚ ᱦᱩᱭᱩᱜ ᱠᱟᱱᱟ ᱢᱟᱜᱽ ᱵᱚᱸᱜᱟ ᱫᱚ ᱚᱠᱟ ᱨᱮᱵᱚ ᱵᱚᱸᱜᱟᱭᱟ ᱮ ᱴᱟᱺᱰᱤ ᱨᱮ ᱵᱤ ᱜᱚᱲᱟ ᱨᱮ ᱥᱤ ᱡᱟᱦᱮᱨ ᱨᱮ ᱰᱤ ᱛᱟᱞᱟ ᱟᱠᱷᱲᱟ ᱨᱮ ᱱᱚᱣᱟ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱚᱯᱷᱥᱚᱱ ᱮ ᱴᱟᱺᱰᱤ ᱨᱮ ᱯᱩᱱᱟᱜ ᱠᱩᱠᱞᱤ ᱫᱚ ᱦᱩᱭᱩᱜ ᱠᱟᱱᱟ ᱢᱟᱜᱽ ᱵᱚᱸᱜᱟ ᱫᱚ ᱚᱠᱚᱭᱮ ᱵᱚᱸᱜᱟᱭᱟ ᱮ ᱢᱟᱹᱡᱷᱤ ᱵᱤ ᱱᱟᱭᱠᱮ ᱥᱤ ᱜᱚᱰᱮᱛ ᱰᱤ ᱯᱟᱹᱨᱟᱹᱱᱤᱠ ᱱᱚᱣᱟ ᱨᱮᱭᱟᱜ ᱞᱟᱹᱱᱟᱹᱭ ᱫᱚ ᱦᱩᱭᱩᱜᱼᱟ ᱚᱯᱥᱚᱱ ᱵᱤ ᱱᱟᱭᱠᱮ ᱢᱚᱬᱮ ᱱᱟᱢᱵᱟᱨ ᱠᱩᱠᱞᱤ ᱫᱚ ᱦᱩᱭᱩᱜ ᱠᱟᱱᱟ ᱢᱟᱜᱽ ᱵᱚᱸᱜᱟ ᱨᱮ ᱮᱛᱚᱦᱚᱵ ᱯᱮᱭᱟ ᱥᱤᱢ ᱵᱟᱠᱷᱨᱟ ᱫᱚ ᱚᱠᱟ ᱞᱮᱠᱟ ᱵᱚᱱ ᱠᱷᱚᱸᱰᱟ ᱮ ᱟᱭᱚᱛᱟᱠᱟᱨᱚ ᱵᱤ ᱵᱨᱩᱛᱟᱠᱟᱨᱚ ᱟᱨ ᱵᱟᱝᱢᱟ ᱜᱩᱞᱟᱹᱭ ᱛᱮ ᱥᱤ ᱵᱚᱨᱜᱟᱠᱟᱨᱚ ᱱᱚᱣᱟ ᱨᱮᱭᱟᱜ ᱞᱟᱹᱱᱟᱹᱭ ᱫᱚ ᱦᱩᱭᱩᱜᱼᱟ ᱚᱯᱷᱥᱚᱱ ᱵᱤ ᱵᱨᱩᱛᱟᱠᱟᱨᱚ ᱟᱨ ᱵᱟᱝᱢᱟ ᱜᱩᱞᱟᱹᱭ ᱜᱮ ᱛᱩᱨᱩᱭ ᱱᱟᱢᱵᱟᱨ ᱠᱩᱠᱞᱤ ᱫᱚ ᱦᱩᱭᱩᱜ ᱠᱟᱱᱟ ᱠᱷᱚᱸᱰ ᱫᱚ ᱚᱠᱟ ᱞᱮᱠᱟᱛᱮ ᱵᱚᱱ ᱟᱹᱪᱩᱨᱟ ᱱᱚᱰᱮ ᱫᱚ ᱵᱟᱨᱭᱟ ᱚᱯᱷᱥᱚᱱ ᱢᱮᱱᱟᱜᱼᱟ ᱮ ᱨᱮᱫᱚ ᱢᱮᱱᱟᱜᱼᱟ ᱞᱮᱸᱜᱟ ᱥᱮᱫ ᱠᱷᱚᱱ ᱡᱚᱡᱚᱢ ᱥᱮᱫ ᱛᱮ ᱟᱨ ᱵᱤ ᱨᱮᱫᱚ ᱢᱮᱱᱟᱜᱼᱟ ᱡᱚᱡᱚᱢ ᱥᱮᱫ ᱠᱷᱚᱱ ᱞᱮᱸᱜᱟ ᱥᱮᱫ ᱛᱮ ᱱᱚᱣᱟ ᱨᱮᱭᱟᱜ ᱞᱟᱹᱱᱟᱹᱭ ᱫᱚ ᱦᱩᱭᱩᱜᱼᱟ ᱚᱯᱷᱥᱚᱱ ᱵᱤ ᱡᱚᱡᱚᱢ ᱥᱮᱫ ᱠᱷᱚᱱ ᱮᱦᱚᱵ ᱠᱟᱛᱮ ᱞᱮᱸᱜᱟ ᱥᱮᱫ ᱛᱮᱵᱚᱱ ᱟᱹᱪᱩᱨᱟ ᱮᱭᱟᱭ ᱱᱟᱢᱵᱟᱨ ᱠᱩᱠᱞᱤ ᱫᱚ ᱦᱩᱭᱩᱜ ᱠᱟᱱᱟ ᱢᱟᱜᱽ ᱵᱚᱸᱜᱟ ᱨᱮ ᱮᱛᱚᱦᱚᱵ ᱨᱮᱫᱚ ᱪᱮᱫ ᱞᱮᱠᱟᱱ ᱥᱤᱢ ᱵᱚᱱ ᱵᱚᱸᱜᱟᱭᱮᱭᱟ ᱮ ᱟᱨᱟᱜ ᱠᱟᱞᱚᱴ ᱵᱤ ᱯᱩᱸᱰ ᱠᱟᱞᱚᱴ ᱥᱤ ᱦᱮᱲᱟᱜ ᱠᱟᱞᱚᱴ ᱰᱤ ᱯᱩᱸᱰ ᱥᱟᱺᱰᱤ ᱱᱚᱣᱟ ᱨᱮᱭᱟᱜ ᱞᱟᱹᱱᱟᱹᱭ ᱫᱚ ᱦᱩᱭᱩᱜᱼᱟ ᱚᱯᱷᱥᱚᱱ ᱥᱤ ᱦᱮᱲᱟᱜ ᱠᱟᱞᱚᱴ ᱤᱨᱟᱹᱞ ᱱᱚᱢᱵᱚᱨ ᱠᱩᱠᱞᱤ ᱫᱚ ᱦᱩᱭᱩᱜ ᱠᱟᱱᱟ ᱢᱟᱜᱽ ᱵᱚᱸᱜᱟ ᱨᱮᱫᱚ ᱪᱮᱫ ᱵᱚᱱ ᱮᱱᱮᱡᱼᱟ ᱮ ᱫᱚᱝ ᱵᱤ ᱞᱟᱜᱽᱬᱮ ᱥᱤ ᱰᱟᱱᱴᱟ ᱰᱤ ᱰᱟᱦᱟᱨ ᱱᱚᱣᱟ ᱨᱮᱭᱟᱜ ᱞᱟᱹᱱᱟᱹᱭ ᱫᱚ ᱦᱩᱭᱩᱜᱼᱟ ᱚᱯᱥᱚᱱ ᱰᱤ ᱰᱟᱦᱟᱨ ᱟᱨᱮ ᱱᱚᱢᱵᱚᱨ ᱠᱩᱠᱞᱤ ᱫᱚ ᱦᱩᱭᱩᱜ ᱠᱟᱱᱟ ᱰᱟᱦᱟᱨ ᱮᱱᱮᱡ ᱫᱚ ᱚᱠᱟ ᱪᱟᱸᱫᱚ ᱠᱷᱚᱱ ᱚᱠᱟ ᱪᱟᱸᱫᱚ ᱫᱷᱟᱹᱵᱤᱡ ᱠᱚ ᱮᱱᱮᱡᱼᱟ ᱮ ᱢᱟᱜᱽ ᱠᱷᱚᱱ ᱯᱷᱟᱹᱜᱩᱱ ᱵᱤ ᱯᱷᱟᱹᱜᱩᱱ ᱠᱷᱚᱱ ᱪᱟᱹᱛ ᱥᱤ ᱯᱩᱥ ᱠᱷᱚᱱ ᱢᱟᱜᱽ ᱰᱤ ᱡᱟᱦᱟᱸ ᱛᱤᱥ ᱜᱮ ᱜᱟᱱᱚᱜᱼᱟ ᱱᱚᱣᱟ ᱨᱮᱭᱟᱜ ᱞᱟᱹᱱᱟᱹᱭ ᱫᱚ ᱦᱩᱭᱩᱜᱼᱟ ᱚᱯᱥᱚᱱ ᱮ ᱢᱟᱜᱽ ᱠᱷᱚᱱ ᱯᱷᱟᱹᱜᱩᱱ ᱜᱮᱞ ᱱᱚᱢᱵᱚᱨ ᱟᱨ ᱵᱟᱝᱢᱟ ᱛᱮᱦᱮᱧᱟᱜ ᱢᱩᱪᱟᱹᱫ ᱠᱩᱠᱞᱤ ᱫᱚ ᱦᱩᱭᱩᱜ ᱠᱟᱱᱟ ᱚᱠᱟ ᱵᱚᱸᱜᱟ ᱨᱮ ᱥᱟᱜᱟᱲ ᱫᱚᱵᱚᱱ ᱚᱨᱟ ᱮ ᱥᱚᱦᱚᱨᱟᱭ ᱵᱚᱸᱜᱟ ᱵᱤ ᱢᱟᱜᱽ ᱵᱚᱸᱜᱟ ᱥᱤ ᱵᱟᱦᱟ ᱵᱚᱸᱜᱟ ᱰᱤ ᱮᱨᱚᱜ ᱵᱚᱸᱜᱟ ᱱᱚᱣᱟ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱚᱯᱥᱚᱱ ᱵᱤ ᱢᱟᱜᱽ ᱵᱚᱸᱜᱟ ᱛᱮᱦᱮᱧᱟᱜ ᱠᱩᱠᱞᱤ ᱞᱟᱹᱱᱟᱹᱭ ᱫᱚ ᱱᱚᱰᱮ ᱜᱮ ᱵᱷᱤᱰᱤᱭᱳ ᱵᱚᱱ ᱠᱩᱥᱤᱭᱟᱜ ᱠᱷᱟᱱ ᱞᱟᱭᱤᱠ ᱢᱟᱵᱚᱱ ᱟᱨ ᱱᱚᱝᱠᱟ ᱜᱮ ᱱᱟᱣᱟ ᱱᱟᱣᱟ ᱵᱷᱤᱰᱤᱭᱳ ᱧᱮᱞ ᱞᱟᱹᱜᱤᱫ ᱠᱷᱟᱱ ᱪᱮᱱᱮᱞ ᱵᱚᱱ ᱥᱟᱵᱥᱠᱨᱟᱭᱤᱵᱽ ᱢᱟ ᱟᱨ ᱵᱮᱞ ᱟᱭᱠᱚᱱ ᱵᱚᱱ ᱚᱛᱟᱭ ᱢᱟ ᱢᱟ ᱛᱚᱵᱮ ᱡᱚᱦᱟᱨ ᱜᱮ